ᱡᱚᱦᱟᱨᱤᱧ ᱵᱟᱲᱟᱭ ᱦᱚᱪᱚᱭᱮᱫ ᱯᱮᱭᱟ ᱟᱵᱟᱨ ᱢᱤᱫᱴᱮᱡ ᱵᱷᱤᱰᱤᱭᱳ ᱟᱛᱮᱧ ᱦᱮᱡ ᱮᱱᱟ ᱟᱯᱮ ᱯᱮ ᱵᱟᱲᱟᱭᱟ ᱛᱷᱚᱲᱟ ᱫᱤᱱ ᱞᱟᱦᱟ ᱨᱮᱜᱮ ᱜᱩᱜᱩᱞ ᱴᱨᱟᱱᱥᱞᱮᱴ ᱨᱮ ᱟᱵᱚᱣᱟᱜ ᱥᱟᱱᱛᱟᱞᱤ ᱯᱟᱹᱨᱥᱤ ᱥᱮᱞᱮᱫ ᱟᱠᱟᱱᱟ ᱚᱠᱟ ᱫᱚ ᱟᱵᱚᱣᱟᱜ ᱪᱤᱠᱤ ᱚᱞ ᱪᱤᱠᱤᱛᱮ ᱛᱚᱨᱡᱚᱢᱟᱜ ᱠᱟᱱᱟ ᱚᱞᱚᱜ ᱠᱟᱱᱟ ᱛᱚ ᱚᱱᱟ ᱜᱩᱜᱩᱞ ᱴᱨᱟᱱᱥᱞᱮᱴ ᱵᱮᱵᱚᱦᱟᱨ ᱠᱟᱛᱮ ᱟᱵᱚ ᱟᱹᱰᱤ ᱟᱞᱜᱟᱛᱮ ᱤᱝᱞᱤᱥ ᱱᱤᱭᱩᱡᱽ ᱯᱮᱯᱟᱨ ᱦᱚᱸᱵᱚᱱ ᱯᱟᱲᱦᱟᱣ ᱫᱟᱲᱮᱭᱟᱜᱼᱟ ᱛᱮᱦᱮᱧᱟᱜ ᱱᱚᱣᱟ ᱵᱷᱤᱰᱤᱭᱳ ᱨᱮ ᱚᱱᱟ ᱜᱮᱵᱚᱱ ᱧᱮᱞᱟ ᱞᱮᱯᱴᱚᱯ ᱟᱨ ᱠᱚᱢᱯᱤᱭᱩᱴᱟᱨ ᱨᱮ ᱜᱩᱜᱩᱞ ᱴᱨᱟᱱᱥᱞᱮᱴ ᱵᱮᱵᱚᱦᱟᱨ ᱠᱟᱛᱮ ᱤᱝᱞᱤᱥ ᱱᱤᱭᱩᱡᱽ ᱯᱮᱯᱟᱨ ᱨᱮ ᱪᱮᱫ ᱠᱟᱛᱮ ᱣᱟᱨᱰ ᱢᱤᱱᱤᱝ ᱵᱚᱱ ᱥᱮᱸᱫᱽᱨᱟᱭᱟ ᱚᱱᱟ ᱵᱚᱱ ᱧᱮᱞᱟ ᱚᱱᱟ ᱞᱟᱹᱜᱤᱫ ᱡᱚᱛᱚ ᱠᱷᱚᱱ ᱮᱦᱚᱵ ᱨᱮ ᱪᱟᱞᱟᱣ ᱞᱟᱜᱟᱣ ᱵᱚᱱᱟ ᱜᱩᱜᱩᱞ ᱠᱨᱳᱢ ᱨᱮ ᱜᱩᱜᱩᱞ ᱠᱨᱳᱢ ᱥᱮ ᱮᱴᱟᱜ ᱵᱨᱟᱣᱡᱟᱨ ᱛᱮᱦᱚᱸ ᱦᱩᱭᱩᱜ ᱜᱮᱭᱟ ᱛᱚᱵᱮ ᱜᱩᱜᱩᱞ ᱠᱨᱳᱢ ᱨᱮᱫᱚ ᱟᱞᱜᱟ ᱜᱮᱭᱟ ᱱᱤᱭᱟᱹ ᱨᱮ ᱟᱹᱰᱤ ᱟᱞᱜᱟ ᱛᱮ ᱜᱩᱜᱩᱞ ᱴᱨᱟᱱᱥᱞᱮᱴ ᱵᱮᱵᱚᱦᱟᱨ ᱠᱟᱛᱮ ᱤᱝᱞᱤᱥ ᱱᱤᱭᱩᱡᱽ ᱯᱮᱯᱟᱨ ᱨᱮᱱᱟᱜ ᱣᱟᱨᱰ ᱢᱤᱱᱤᱝ ᱵᱚᱱ ᱥᱮᱸᱫᱽᱨᱟ ᱫᱟᱲᱮᱭᱟᱜᱼᱟ ᱱᱚᱜᱼᱚᱭ ᱜᱩᱜᱩᱞ ᱠᱨᱳᱢ ᱳᱯᱮᱱ ᱮᱱ ᱛᱟᱵᱚᱱᱟ ᱛᱚ ᱜᱩᱜᱩᱞ ᱠᱨᱳᱢ ᱠᱷᱚᱱ ᱱᱚᱜᱼᱚᱭ ᱡᱚᱡᱚᱢ ᱟᱲᱮ ᱠᱟᱥᱴᱚᱢᱟᱭᱤᱡᱽ ᱮᱱᱰ ᱠᱚᱱᱴᱨᱳᱞ ᱜᱩᱜᱩᱞ ᱠᱨᱳᱢ ᱱᱤᱭᱟᱹ ᱡᱟᱭᱜᱟ ᱨᱮᱵᱚᱱ ᱪᱟᱞᱟᱜᱼᱟ ᱱᱤᱭᱟᱹ ᱡᱟᱭᱜᱟ ᱨᱮᱵᱚᱱ ᱞᱤᱱ ᱠᱮᱫ ᱜᱮ ᱞᱤᱱ ᱠᱟᱛᱮ ᱚᱸᱰᱮ ᱠᱷᱚᱱ ᱵᱚᱱ ᱧᱮᱞᱟ ᱱᱚᱜᱼᱚᱭ ᱞᱟᱛᱟᱨ ᱨᱮ ᱮᱠᱥᱴᱮᱱᱥᱚᱱ

ᱮᱴᱟᱜ ᱞᱮᱠᱟ ᱛᱟᱦᱮᱸ ᱫᱟᱲᱮᱭᱟᱜᱼᱟ ᱛᱚ ᱟᱵᱚ ᱫᱚ ᱱᱤᱭᱟᱹ ᱥᱟᱨᱪ ᱵᱚᱠᱥ ᱨᱮ ᱥᱟᱨᱪ ᱮᱠᱥᱴᱮᱱᱥᱚᱱ ᱮᱱᱰ ᱛᱷᱤᱢᱥ ᱱᱤᱭᱟᱹ ᱡᱟᱭᱜᱟ ᱨᱮ ᱪᱟᱞᱟᱣ ᱠᱟᱛᱮ ᱵᱚᱱ ᱚᱞᱟ ᱜᱩᱜᱩᱞ ᱴᱨᱟᱱᱥᱞᱮᱴ ᱴᱨᱟᱱᱥᱞᱮᱴ ᱛᱟᱦᱞᱮ ᱮᱠᱫᱚᱢ ᱞᱟᱦᱟ ᱨᱮᱜᱮ ᱜᱩᱜᱩᱞ ᱴᱨᱟᱱᱥᱞᱮᱴ ᱦᱮᱡ ᱛᱟᱯᱚᱨᱮ ᱱᱤᱭᱟᱹ ᱵᱚᱱ ᱞᱤᱱ ᱠᱮᱫ ᱜᱮ ᱚᱱᱟ ᱵᱚᱱ ᱞᱤᱱ ᱞᱮᱠᱷᱟᱱ ᱱᱚᱝᱠᱟ ᱢᱤᱫᱴᱮᱡ ᱮᱠᱥᱴᱮᱱᱥᱚᱱ ᱦᱤᱡᱩᱜᱼᱟ ᱟᱨ ᱱᱚᱰᱮ ᱚᱞ ᱛᱟᱦᱮᱱᱟ ᱮᱰ ᱠᱨᱳᱢ ᱛᱚ ᱱᱚᱜᱼᱚᱭ ᱮᱰ ᱠᱨᱳᱢ ᱨᱮᱵᱚᱱ ᱞᱤᱱ ᱠᱮᱫ ᱜᱮ ᱱᱚᱰᱮ ᱵᱚᱱ ᱮᱰ ᱮᱠᱥᱴᱮᱱᱥᱚᱱ ᱱᱚᱰᱮ ᱵᱚᱱ ᱞᱤᱱ ᱠᱮᱫ ᱜᱮ ᱞᱤᱱ ᱠᱟᱛᱮ ᱱᱚᱜᱼᱚᱭ ᱱᱚᱰᱮ ᱦᱟᱸᱜ ᱧᱮᱞᱟᱵᱚᱱ ᱤᱱᱥᱴᱚᱞᱚᱜ ᱠᱟᱱᱟ ᱮᱠᱥᱴᱮᱱᱥᱚᱱ

ᱵᱟᱝᱞᱟ ᱫᱤᱥᱚᱢ ᱨᱮᱱᱟᱜ ᱟᱹᱰᱤ ᱧᱩᱛᱩᱢᱟᱱ ᱤᱝᱞᱤᱥ ᱱᱤᱭᱩᱡᱽ ᱯᱮᱯᱟᱨ ᱦᱩᱭᱩᱜ ᱠᱟᱱᱟ ᱫᱟ ᱰᱮᱞᱤ ᱥᱴᱟᱨ ᱱᱤᱭᱟᱹ ᱨᱮᱧ ᱠᱞᱤᱠ ᱠᱮᱫ ᱛᱟᱢᱟ ᱚᱱᱟ ᱱᱤᱭᱩᱡᱽ ᱨᱮ ᱱᱚᱣᱟᱧ ᱵᱚᱞᱚᱭᱮᱱᱟ ᱵᱚᱞᱚ ᱠᱟᱛᱮ ᱵᱚᱱ ᱧᱮᱞᱟ ᱡᱮ ᱡᱮ ᱠᱳᱱᱳ ᱢᱤᱫᱴᱮᱱ ᱱᱤᱭᱩᱡᱽ ᱤᱧ ᱳᱯᱮᱱ ᱠᱮᱫ ᱜᱮ ᱱᱚᱣᱟ ᱱᱤᱭᱟᱹᱴᱟᱜ ᱜᱤᱧ ᱳᱯᱮᱱ ᱠᱮᱫᱟ ᱱᱤᱭᱩᱡᱽ ᱳᱯᱮᱱ ᱮᱱᱟ

ᱛᱟᱨᱯᱚᱨ ᱟᱭᱠᱚᱱ ᱛᱮᱦᱮᱧ ᱥᱟᱱᱛᱟᱲ ᱛᱮ ᱴᱨᱟᱱᱥᱞᱮᱴ ᱠᱟᱛᱮ ᱧᱟᱢ ᱠᱟᱛᱮ ᱛᱮᱦᱮᱧ ᱚᱱᱠᱟᱜᱮ ᱟᱨᱦᱚᱸ ᱛᱤᱱᱟᱹᱜ ᱜᱟᱱ ᱟᱹᱲᱟᱹ ᱟᱵᱚ ᱵᱟᱵᱚᱱ ᱵᱟᱲᱟᱭᱟ ᱚᱱᱟ ᱠᱚ ᱨᱮᱱᱟᱜ ᱣᱟᱨᱰ ᱢᱤᱱᱤᱝ ᱵᱚᱱ ᱥᱮᱸᱫᱽᱨᱟ ᱧᱟᱢ ᱞᱮᱠᱷᱟᱱ ᱚᱱᱟ ᱥᱴᱟᱱᱥ ᱨᱮᱞᱤᱝ ᱛᱤᱸᱜᱩ

ᱴᱨᱟᱱᱥᱞᱮᱴ ᱠᱮᱫᱟ ᱥᱟᱱᱛᱟᱞᱤ ᱯᱟᱹᱨᱥᱤ ᱥᱮᱞᱮᱫ ᱠᱟᱛᱮ ᱟᱭᱢᱟ ᱫᱤᱱ ᱵᱟᱝ ᱦᱩᱭ ᱠᱟᱱᱟ ᱵᱟᱹᱭ ᱵᱟᱹᱭᱛᱮ ᱚᱱᱟ ᱦᱩᱲᱩ ᱠᱚ ᱪᱟᱵᱟᱜᱼᱟ ᱟᱨ ᱢᱤᱫᱴᱮᱱ ᱵᱤᱥᱚᱭ ᱮᱠᱮᱱ ᱤᱝᱞᱤᱥ ᱠᱷᱚᱱ ᱥᱟᱱᱛᱟᱞᱤ ᱫᱚ ᱵᱟᱝ ᱮᱴᱟᱜ ᱯᱟᱹᱨᱥᱤ ᱠᱷᱚᱱ ᱦᱚᱸ ᱥᱟᱱᱛᱟᱞᱤ ᱵᱚᱱ ᱛᱚᱨᱡᱚᱢᱟ ᱫᱟᱲᱮᱭᱟᱜᱼᱟ ᱟᱨ ᱢᱤᱫᱴᱮᱱ ᱱᱤᱭᱩᱡ ᱯᱮᱯᱟᱨ ᱧᱮᱞ ᱟᱨᱠᱤ ᱵᱟᱝᱞᱟ ᱫᱤᱥᱚᱢ ᱨᱮᱱᱟᱜ ᱛᱚᱠᱚ ᱧᱩᱛᱩᱢᱟᱱ ᱯᱨᱚᱛᱷᱚᱢ ᱟᱞᱚ ᱱᱤᱭᱟᱹᱴᱟᱜ ᱯᱮᱯᱟᱨ ᱚᱯᱮᱱ ᱠᱮᱫᱟ ᱱᱤᱭᱟᱹ ᱫᱚ ᱵᱟᱝᱞᱟ ᱯᱮᱯᱟᱨ ᱠᱟᱱᱟ ᱵᱟᱝᱞᱟ ᱛᱮ ᱚᱞ ᱛᱚ ᱱᱤᱭᱟᱹ ᱯᱟᱲᱦᱟᱣ ᱛᱩᱞᱩᱡ ᱦᱚᱭᱛᱳ ᱵᱟ ᱢᱤᱫᱴᱮᱡ ᱣᱟᱨᱰ ᱨᱮᱱᱟᱜ ᱥᱟᱱᱛᱟᱞᱤ ᱢᱤᱱᱤᱝ ᱚᱱᱟ ᱵᱚᱱ ᱥᱮᱸᱫᱽᱨᱟᱭ ᱠᱷᱟᱡ ᱥᱮ ᱜᱚᱴᱟ ᱱᱤᱭᱩᱡᱽ ᱨᱮᱱᱟᱜ ᱢᱤᱫᱴᱮᱡ ᱞᱟᱭᱤᱱ ᱨᱮᱱᱟᱜ ᱥᱟᱱᱛᱟᱞᱤ ᱵᱚᱱ ᱛᱚᱨᱡᱚᱢᱟᱭ ᱠᱷᱟᱡ ᱥᱮᱱᱴᱮᱱᱥ ᱨᱮᱱᱟᱜ ᱛᱚᱨᱡᱚᱢᱟᱭ ᱠᱷᱟᱡ ᱚᱱᱟ ᱵᱚᱱ ᱥᱤᱞᱮᱠᱴ ᱫᱟᱲᱮᱭᱟᱜᱼᱟ ᱚᱱᱟ ᱢᱤᱫᱴᱮᱡ ᱣᱟᱨᱰ ᱤᱭᱟᱹᱨᱮ ᱥᱤᱞᱮᱠᱴ ᱠᱟᱛᱮ ᱜᱩᱜᱩᱞ ᱴᱨᱟᱱᱥᱞᱮᱴ ᱤᱧ ᱞᱤᱱ ᱠᱮᱫᱟ ᱛᱟᱦᱚᱞᱮ ᱪᱮᱫ ᱟᱞᱳᱪᱚᱱᱟ ᱠᱷᱚᱡ ᱥᱟᱱᱛᱟᱲ ᱛᱚᱨᱡᱚᱢᱟ ᱪᱮᱫ ᱦᱩᱭᱱᱟ ᱜᱟᱞᱢᱟᱨᱟᱣ ᱟᱫᱚ ᱚᱱᱠᱟᱜᱮ ᱱᱚᱜᱼᱚᱭ ᱢᱤᱫᱴᱮᱡ ᱟᱹᱭᱟᱹᱛ ᱦᱚᱸ ᱡᱩᱫᱤ ᱥᱤᱞᱮᱠᱴ ᱞᱮᱠᱷᱟᱡ ᱜᱩᱜᱩᱞ ᱴᱨᱟᱱᱥᱞᱮᱴ ᱮᱠᱥᱴᱮᱱᱥᱚᱱ ᱛᱮ ᱚᱱᱟ ᱵᱚᱱ ᱛᱚᱨᱡᱚᱢᱟ ᱫᱟᱲᱮᱭᱟᱜᱼᱟ ᱜᱚᱴᱟ ᱥᱮᱱᱴᱮᱱᱥ ᱛᱚᱨᱡᱚᱢᱟᱭᱮᱱᱟ ᱤᱱᱟᱹ ᱛᱟᱭᱚᱢ ᱟᱪᱪᱷᱟ ᱱᱤᱭᱟᱹ ᱵᱚᱱ ᱧᱮᱞ ᱠᱮᱫᱟ ᱠᱚᱢᱯᱤᱭᱩᱴᱟᱨ ᱥᱮ ᱞᱮᱯᱴᱚᱯ ᱨᱮ ᱚᱱᱠᱟ ᱵᱮᱵᱚᱦᱟᱨ ᱠᱟᱛᱮ ᱜᱩᱜᱩᱞ ᱴᱨᱟᱱᱥᱞᱮᱴ ᱮᱠᱥᱴᱮᱱᱥᱚᱱ ᱵᱮᱵᱚᱦᱟᱨ ᱠᱟᱛᱮ

ᱚᱱᱟ ᱡᱩᱫᱤ ᱵᱟᱯᱮ ᱤᱱᱥᱴᱚᱞ ᱠᱟᱜ ᱠᱷᱟᱡ ᱪᱮᱫ ᱞᱮᱠᱟᱛᱮ ᱥᱮᱴᱟᱯ ᱦᱩᱭᱩᱜᱼᱟ ᱚᱱᱟ ᱨᱮᱱᱟᱜ ᱵᱷᱤᱰᱤᱭᱳ ᱠᱚᱢᱮᱱᱴ ᱨᱮ ᱞᱤᱝᱠ ᱤᱧ ᱮᱢ ᱫᱚᱦᱚ ᱠᱟᱜᱼᱟ ᱦᱟᱸᱜ ᱚᱸᱰᱮ ᱠᱷᱚᱡ ᱯᱮ ᱧᱮᱞ ᱠᱟᱛᱮ ᱯᱮ ᱟᱯᱮᱭᱟᱜ ᱢᱳᱵᱟᱭᱤᱞ ᱨᱮ ᱜᱩᱜᱩᱞ ᱴᱨᱟᱱᱥᱞᱮᱴ ᱮᱯ ᱯᱮ ᱤᱱᱥᱴᱚᱞᱟ ᱤᱱᱥᱴᱚᱞ ᱛᱟᱭᱚᱢ ᱚᱱᱟ ᱥᱮᱴᱟᱯ ᱠᱚᱢᱯᱞᱤᱴ ᱵᱟᱲᱟ ᱠᱟᱛᱮ ᱟᱵᱚ ᱠᱨᱳᱢ ᱵᱨᱟᱣᱡᱟᱨ ᱨᱮ ᱪᱟᱞᱟᱣ ᱠᱟᱛᱮ ᱣᱟᱨᱰ ᱢᱮᱱᱤᱝ ᱵᱚᱱ ᱥᱮᱸᱫᱽᱨᱟᱭᱟ ᱪᱮᱫ ᱞᱮᱠᱟᱛᱮ ᱱᱚᱜᱼᱚᱭ ᱱᱚᱰᱮ ᱠᱨᱳᱢ ᱵᱨᱟᱣᱡᱟᱨ ᱱᱤᱭᱟᱹ ᱨᱮ ᱤᱧ ᱵᱚᱞᱚᱭᱮᱱᱟ

ᱥᱟᱱᱛᱟᱞᱤ ᱣᱟᱨᱰ ᱢᱤᱱᱤᱝ ᱵᱚᱱ ᱛᱚᱨᱡᱚᱢᱟ ᱧᱟᱢ ᱫᱟᱲᱮᱭᱟᱜᱼᱟ ᱛᱚ ᱴᱷᱤᱠ ᱜᱮᱭᱟ ᱡᱚᱛᱚ ᱠᱚᱜᱮ ᱡᱚᱦᱟᱨ ᱱᱚᱣᱟ ᱵᱷᱤᱰᱤᱭᱳ ᱱᱚᱰᱮ ᱜᱤᱧ ᱢᱩᱪᱟᱹᱫ ᱮᱫᱟ